ᱥᱟᱱᱟᱢ ᱠᱚᱜᱮ ᱡᱚᱦᱟᱨ ᱱᱚᱣᱟ ᱟᱹᱨᱤᱪᱟᱹᱞᱤ ᱟᱹᱠᱤᱞ ᱪᱮᱱᱮᱞ ᱥᱮᱫ ᱠᱷᱚᱱ ᱟᱨ ᱤᱧᱜᱮ ᱥᱩᱵᱷᱟᱥ ᱢᱩᱨᱢᱩ ᱟᱨ ᱛᱮᱦᱮᱧ ᱤᱧ ᱥᱟᱶᱛᱮ ᱢᱮᱱᱟᱭᱟ ᱤᱧ ᱢᱟᱢᱩ ᱢᱮᱱᱫᱚ ᱤᱧ ᱨᱮᱱ ᱜᱩᱨᱩ ᱵᱟᱵᱟ ᱤᱧ ᱨᱮᱱ ᱜᱩᱨᱩ ᱵᱟᱵᱟ ᱠᱟᱱᱟᱭ ᱟᱨ ᱡᱟᱦᱟᱸ ᱛᱤᱱᱟᱹᱜ ᱱᱚᱣᱟ ᱪᱮᱱᱮᱞ ᱨᱮ ᱱᱤᱛ ᱦᱟᱹᱵᱤᱡ ᱵᱷᱤᱰᱤᱭᱳ ᱟᱯᱞᱳᱰ ᱦᱩᱭ ᱠᱟᱱᱟ ᱮᱠᱮᱱ ᱱᱩᱭ ᱤᱧ ᱨᱮᱱ ᱜᱩᱨᱩ ᱵᱟᱵᱟᱣᱟᱜ ᱜᱚᱲᱚ ᱛᱮᱜᱮ ᱟᱨ ᱛᱮᱦᱮᱧ ᱫᱚ ᱱᱩᱭ ᱟᱯᱮ ᱥᱟᱢᱟᱝ ᱨᱮᱧ ᱟᱹᱜᱩᱭᱮᱫᱮ ᱠᱟᱱᱟ ᱟᱨ ᱱᱩᱭ ᱵᱟᱦᱟ ᱨᱩᱭ ᱟᱸᱡᱚᱢ ᱵᱚᱱᱟ ᱥᱮ ᱟᱯᱮᱭᱟᱜ ᱟᱹᱰᱤ ᱡᱟᱹᱥᱛᱤ ᱟᱹᱰᱤ ᱡᱟᱹᱥᱛᱤ ᱠᱚᱢᱮᱱᱴ ᱛᱟᱦᱮᱸ ᱠᱟᱱᱟ ᱡᱮ ᱵᱟᱦᱟ ᱨᱩ ᱟᱹᱜᱩᱭ ᱨᱮᱱᱟᱜ ᱛᱚ ᱚᱱᱟ ᱤᱭᱟᱹᱛᱮ ᱵᱟᱦᱟ ᱨᱩ ᱫᱚ ᱛᱮᱦᱮᱧ ᱱᱩᱭ ᱜᱮᱭ ᱟᱸᱡᱚᱢ ᱵᱚᱱᱟ ᱟᱨ ᱡᱚᱛᱚ ᱠᱷᱚᱡ ᱡᱟᱹᱥᱛᱤ ᱠᱚᱢᱮᱱᱴ ᱛᱟᱦᱮᱸ ᱠᱟᱱᱟ ᱵᱟᱦᱟ ᱨᱩ ᱨᱮᱭᱟᱜ ᱚᱱᱟ ᱤᱭᱟᱹᱛᱮ ᱵᱟᱦᱟ ᱯᱚᱨᱚᱵᱽ ᱥᱤᱡᱮᱱ ᱦᱚᱸ ᱛᱤᱭᱟᱹᱜ ᱮᱱᱟ ᱚᱱᱟ ᱤᱭᱟᱹᱛᱮ ᱱᱚᱣᱟ ᱨᱩ ᱫᱚ ᱥᱟᱯᱲᱟᱣ ᱦᱩᱭ ᱠᱟᱱᱟ ᱟᱨ ᱟᱥᱚᱞ ᱠᱟᱛᱷᱟ ᱠᱟᱱᱟ ᱡᱮ ᱤᱧ ᱵᱟᱹᱧ ᱞᱟᱹᱭ ᱟᱵᱚᱱ ᱠᱟᱱ ᱱᱚᱣᱟ ᱵᱟᱦᱟ ᱨᱩ ᱫᱚ ᱢᱚᱛᱞᱚᱵᱽ ᱟᱞᱮ ᱟᱹᱛᱩ ᱨᱮ ᱵᱟᱦᱟ ᱵᱟᱞᱮ ᱯᱚᱨᱚᱵᱚᱜᱼᱟ ᱚᱱᱟ ᱤᱭᱟᱹᱛᱮ ᱤᱱᱟᱹᱜ ᱵᱟᱹᱧ ᱨᱩ ᱫᱟᱲᱮᱭᱟᱜᱼᱟ ᱚᱱᱟ ᱤᱭᱟᱹᱛᱮ ᱤᱧ ᱨᱮᱱ ᱜᱩᱨᱩ ᱜᱮ ᱟᱸᱡᱚᱢ ᱵᱚᱱᱟ ᱟᱨ ᱟᱸᱡᱚᱢ ᱟᱵᱚᱱ ᱛᱚ ᱢᱟ ᱢᱟᱢᱚ ᱮᱦᱚᱵ ᱛᱟᱞᱟᱝ ᱢᱮ ᱦᱮᱸ ᱮᱦᱚᱵ ᱛᱟᱞᱟᱝ

ᱛᱚ ᱱᱚᱣᱟ ᱫᱟᱞ ᱠᱟᱹᱴᱤᱡ ᱠᱟᱹᱴᱤᱡ ᱛᱷᱚᱲᱟᱢ ᱨᱩ ᱫᱟᱲᱮᱭᱟᱜᱼᱟ ᱵᱚᱞᱮ ᱢᱤᱫ ᱢᱤᱫ ᱜᱚᱴᱮᱡ ᱪᱮᱫ ᱞᱮᱠᱟ ᱟᱲᱟᱝ ᱩᱰᱩᱠᱚᱜ ᱠᱟᱱᱟ ᱟᱸᱡᱚᱢ ᱩᱰᱩᱠᱚᱜ ᱠᱟᱱᱟ ᱩᱰᱩᱝᱚᱜᱼᱟ ᱦᱮᱸ ᱚᱱᱠᱟ ᱚᱱᱠᱟ ᱜᱮ ᱵᱚᱞᱮ

ᱛᱚ ᱱᱚᱣᱟ ᱫᱚ ᱵᱟᱦᱟ ᱨᱮᱱᱟᱜ ᱨᱩ ᱛᱟᱦᱮᱸ ᱠᱟᱱᱟ ᱨᱩ ᱛᱟᱦᱮᱸ ᱠᱟᱱᱟ ᱛᱚ ᱵᱟᱦᱟ ᱨᱮᱱᱟᱜ ᱫᱚ ᱡᱮᱥᱮ ᱛᱤᱱᱟᱹᱜ ᱞᱮᱠᱟ ᱨᱩ ᱢᱮᱱᱟᱜ ᱛᱟᱵᱚᱱᱟ ᱡᱮᱥᱮ ᱱᱚᱣᱟ ᱢᱤᱫᱴᱮᱡ ᱨᱩ ᱦᱩᱭᱱᱟ ᱵᱟᱦᱟ ᱫᱚ ᱵᱟᱨᱭᱟᱜ ᱜᱮᱭᱟ ᱵᱟᱨᱭᱟ ᱨᱩ ᱢᱮᱱᱟᱜᱼᱟ ᱵᱟᱦᱟ ᱨᱩ ᱫᱚ ᱢᱤᱫ ᱫᱚ ᱚᱠᱟ ᱫᱚ ᱡᱟᱦᱮᱨ ᱛᱷᱟᱱ ᱠᱷᱚᱡ ᱠᱚ ᱮᱱᱮᱡ ᱦᱤᱡᱩᱜ ᱦᱮᱸ ᱚᱱᱟ ᱫᱚ

ᱱᱩᱭᱟᱜ ᱞᱟᱹᱭ ᱟᱯᱮ ᱠᱚᱢᱮᱱᱴ ᱠᱟᱛᱮ ᱵᱟᱲᱟᱭ ᱦᱚᱪᱚ ᱞᱮᱯᱮ ᱟᱨ ᱢᱟᱢᱩ ᱟᱢᱟᱜ ᱧᱩᱛᱩᱢ ᱞᱟᱹᱭ ᱢᱮ ᱢᱤᱫ ᱫᱷᱟᱣ ᱤᱧᱟᱹᱜ ᱧᱩᱛᱩᱢ ᱫᱚ ᱢᱚᱦᱤᱱᱫᱚᱨ ᱢᱟᱨᱟᱱᱰᱤ ᱟᱛᱳ ᱰᱷᱮᱵᱟᱵᱟᱱ ᱴᱷᱤᱠ ᱜᱮᱭᱟ ᱛᱚ ᱛᱮᱦᱮᱧᱟᱜ ᱵᱷᱤᱰᱤᱭᱳ ᱨᱮᱫᱚ ᱱᱚᱝᱠᱟ ᱜᱮ ᱟᱨᱦᱚᱸ ᱫᱟᱨᱟᱭ ᱵᱷᱤᱰᱤᱭᱳ ᱨᱮ ᱟᱨᱦᱚᱸ ᱵᱚᱱ ᱧᱟᱯᱟᱢᱟ